ᱛᱮᱦᱮᱧ ᱫᱚ ᱟᱵᱚ ᱫᱚᱵᱚᱱ ᱥᱮᱬᱟᱭᱟ ᱡᱟᱯᱟᱜ ᱪᱤᱠᱤ ᱨᱮᱱᱟᱜ ᱵᱮᱵᱷᱟᱨ ᱠᱚ ᱛᱚ ᱱᱤᱭᱟᱹ ᱞᱟᱦᱟ ᱵᱷᱤᱰᱭᱳ ᱨᱮ ᱡᱟᱯᱟᱜ ᱪᱤᱠᱤ ᱨᱮᱱᱟᱜ ᱵᱮᱵᱷᱟᱨ ᱤᱧ ᱮᱛᱚᱦᱚᱵ ᱟᱠᱟᱫᱟ ᱛᱚ ᱡᱟᱦᱟᱸᱭ ᱵᱟᱵᱚᱱ ᱧᱮᱞ ᱟᱠᱟᱫᱟ ᱛᱚ ᱱᱚᱶᱟ ᱟᱜᱮᱨ ᱵᱷᱤᱰᱭᱳ ᱨᱮ ᱪᱟᱞᱟᱣ ᱠᱟᱛᱮ ᱚᱱᱟ ᱤᱱᱴᱨᱳᱰᱟᱠᱥᱮᱱ ᱵᱚᱱ ᱧᱮᱞ ᱢᱟ ᱛᱚ ᱟᱨ ᱢᱤᱫ ᱪᱷᱚᱴᱤᱧ ᱞᱟᱹᱭ ᱞᱮᱜᱮ ᱡᱟᱯᱟᱜ ᱪᱤᱠᱤ ᱫᱚ ᱦᱩᱭᱩᱜ ᱠᱟᱱᱟ ᱢᱩᱴ ᱩᱰᱟᱹᱜ ᱜᱟᱹᱦᱞᱟᱹᱴ ᱩᱰᱟᱹᱜ ᱨᱮᱞᱟ ᱯᱷᱟᱨᱠᱟ ᱚᱦᱚᱫ ᱛᱚ ᱪᱟᱞᱟᱣᱮᱱ ᱵᱷᱤᱰᱭᱳ ᱨᱮᱫᱚ ᱜᱟᱹᱦᱞᱟᱹᱴ ᱩᱰᱟᱹᱜ ᱱᱚᱣᱟᱴᱟᱜ ᱱᱚᱣᱟᱴᱟᱜ ᱨᱮᱱᱟᱜ ᱵᱮᱵᱷᱟᱨᱤᱧ ᱞᱟᱹᱭ ᱠᱟᱫᱟ ᱛᱚ ᱟᱨ ᱢᱤᱫᱴᱮᱱ ᱞᱟᱹᱭ ᱞᱮᱜᱮ ᱢᱩᱴ ᱩᱰᱟᱹᱜ ᱜᱟᱹᱦᱞᱟᱹᱴ ᱩᱰᱟᱹᱜ ᱨᱮᱞᱟ ᱱᱚᱣᱟ ᱠᱚᱫᱚ ᱦᱩᱭᱩᱜ ᱠᱟᱱᱟ ᱨᱟᱦᱟ ᱟᱲᱟᱝ ᱪᱤᱠᱤ ᱥᱟᱛᱮ ᱢᱮᱥᱟ ᱠᱟᱛᱮ ᱟᱲᱟᱝ ᱚᱜᱼᱟ ᱴᱷᱤᱠ ᱜᱮᱭᱟ ᱛᱚ ᱪᱚᱞᱚ ᱛᱮᱦᱮᱧ ᱫᱚ ᱢᱩᱴ ᱩᱰᱟᱹᱜ ᱠᱷᱚᱱ ᱵᱚᱱ ᱮᱛᱚᱦᱚᱵ ᱞᱮᱜᱮ ᱢᱩᱴ ᱩᱰᱟᱹᱜ ᱢᱟᱱᱮ ᱦᱩᱭᱩᱜ ᱠᱟᱱᱟ ᱵᱟᱝᱞᱟ ᱛᱤᱧ ᱞᱟᱹᱭ ᱞᱮᱫᱟ ᱪᱚᱱᱫᱨᱚ ᱵᱤᱱᱫᱩ ᱛᱚ ᱱᱚᱝᱠᱟᱜᱮ ᱱᱚᱰᱮ ᱵᱚᱱ ᱧᱮᱞᱟ ᱜᱟᱵᱟᱱ ᱪᱮᱫ ᱞᱮᱠᱟ ᱵᱮᱱᱟᱜ ᱠᱟᱱᱟ ᱥᱮ ᱵᱟᱱᱟᱱ ᱪᱮᱫ ᱞᱮᱠᱟ ᱵᱮᱱᱟᱜ ᱠᱟᱱᱟ ᱠᱚᱸᱜ ᱠᱚᱸᱜ ᱫᱚ ᱦᱩᱭᱩᱜ ᱠᱟᱱᱟ ᱟᱠ ᱚᱜ ᱢᱩᱴᱩ ᱰᱚᱜ ᱚᱜ ᱠᱚᱸᱜ ᱟᱠ ᱚ ᱢᱩᱴᱩ ᱰᱚᱜ ᱚᱜ ᱠᱚᱸᱜ ᱢᱟᱱᱮ ᱦᱩᱭᱩᱜ ᱠᱟᱱᱟ ᱯᱚᱠ ᱵᱟᱝᱞᱟᱛᱮ ᱱᱚᱣᱟ ᱫᱚ ᱠᱚ ᱠᱟᱱᱟ ᱱᱚᱣᱟ ᱫᱚ ᱚ ᱠᱟᱱᱟ ᱱᱚᱣᱟ ᱫᱚ ᱢᱩᱴᱩ ᱰᱚᱜ ᱢᱟᱱᱮ ᱪᱚᱱᱫᱨᱚ ᱵᱤᱱᱫᱩ ᱱᱚᱣᱟ ᱫᱚ ᱦᱩᱭᱩᱜ ᱠᱟᱱᱟ ᱵᱤᱥᱚᱨᱜᱚ ᱜᱚ ᱦᱚᱸᱠᱚ ᱞᱟᱹᱭᱟ ᱵᱤᱥᱚᱨᱜᱚ ᱦᱚᱸᱠᱚ ᱞᱟᱹᱭᱟ ᱡᱟᱦᱟᱸ ᱡᱟᱦᱟᱸ ᱨᱮ ᱡᱟᱦᱟᱸ ᱞᱮᱠᱟ ᱵᱮᱵᱚᱦᱟᱨᱚᱜ ᱠᱟᱱᱟ ᱴᱷᱤᱠ ᱜᱮᱭᱟ ᱛᱚ ᱵᱚ ᱦᱩᱭᱱᱟ ᱮᱨᱯᱚᱨᱮ ᱦᱩᱭᱩᱜ ᱠᱟᱱᱟ ᱪᱟᱸᱫᱚ ᱵᱟᱝᱞᱟ ᱛᱮ ᱡᱟᱦᱟᱸ ᱪᱟᱸᱫᱽ ᱪᱟᱸᱫᱚ ᱪᱮᱫ ᱠᱟᱱᱟ ᱩᱪ ᱟ ᱢᱩᱴᱩᱰᱳ ᱩᱛ ᱳ ᱪᱟᱸᱫᱚ ᱚᱠᱚᱭ ᱫᱚ ᱩᱛ ᱯᱚᱨ ᱚ ᱦᱚᱸᱠᱚ ᱮᱢᱟ ᱪᱟᱸᱫᱚ ᱚᱠᱟᱨ ᱡᱩᱫᱤ ᱵᱟᱢ ᱩᱪᱪᱟᱨᱚᱱ ᱮᱫᱟ ᱛᱟᱦᱚᱞᱮ ᱚ ᱦᱚᱸᱢ ᱩᱪᱪᱟᱨᱚᱱ ᱫᱟᱲᱮᱭᱟᱜᱼᱟ ᱢᱟᱱᱮ ᱟᱵᱚ ᱫᱚ ᱪᱮᱫ ᱞᱮᱠᱟ ᱵᱚᱱ ᱩᱪᱪᱟᱨᱚᱱᱟ ᱚᱱᱠᱟ ᱜᱮᱵᱚᱱ ᱚᱞᱟ ᱴᱷᱤᱠ ᱜᱮᱭᱟ ᱛᱚ ᱵᱟᱝᱞᱟ ᱛᱤᱧ ᱞᱟᱹᱭ ᱞᱮᱜᱮ ᱪᱚ ᱟ ᱛᱟᱯᱚᱨᱮ ᱦᱩᱭᱩᱜ ᱠᱟᱱᱟ ᱪᱚᱱᱫᱨᱚ ᱵᱤᱱᱫᱩ ᱫᱚ ᱟᱨ ᱳ ᱠᱟᱱᱟ ᱦᱩᱭᱱᱟ ᱪᱟᱸᱫᱚ ᱥᱮ ᱪᱟᱸᱫᱽ ᱛᱟᱯᱚᱨᱮ ᱦᱩᱭᱩᱜ ᱠᱟᱱᱟ ᱠᱟᱸᱥᱟ ᱟᱠ ᱟ ᱢᱩ ᱴᱩ ᱰᱚ ᱤᱥ ᱟ ᱠᱟᱸᱥᱟ ᱟᱫᱚ ᱠᱚ ᱟᱨ ᱟ ᱦᱩᱭᱱᱟ ᱠᱟ ᱟᱫᱚ ᱪᱚᱱᱫᱨᱚ ᱵᱤᱱᱫᱩ ᱠᱟ ᱚᱱᱟ ᱫᱚᱱᱛᱩ ᱥᱚ ᱚᱱᱟ ᱫᱚ ᱦᱩᱭᱩᱜ ᱠᱟᱱᱟ ᱟ ᱠᱟᱸᱥᱟ ᱠᱟᱸᱥᱟ ᱢᱟᱱᱮ ᱠᱟᱸᱥᱟ ᱵᱟᱵᱚᱱ ᱞᱟᱹᱭ ᱜᱮᱭᱟ ᱠᱟᱸᱥᱟ ᱵᱟᱹᱴᱤ ᱠᱟᱸᱥᱟ ᱛᱷᱟᱹᱨᱤ ᱚᱱᱠᱟ ᱜᱮ ᱥᱮᱸᱜᱮᱞ ᱤᱥ ᱮ ᱢᱩᱴᱩᱰᱳ ᱚᱜ ᱮ ᱚᱞ ᱥᱮᱸᱜᱮᱞ ᱵᱟᱝᱞᱟ ᱛᱤᱧ ᱞᱟᱹᱭ ᱞᱮᱜᱮ ᱫᱚᱱᱛᱚ ᱥ ᱱᱚᱣᱟ ᱫᱚ ᱦᱩᱭᱩᱜ ᱠᱟᱱᱟ ᱮᱠᱟᱨ ᱱᱚᱣᱟ ᱫᱚ ᱦᱩᱭᱩᱜ ᱠᱟᱱᱟ ᱢᱩᱴᱩᱰᱳ ᱱᱚᱣᱟ ᱫᱚ ᱦᱩᱭᱩᱜ ᱠᱟᱱᱟ ᱜᱚ ᱱᱚᱣᱟ ᱫᱚ ᱮᱠᱟᱨ ᱱᱚᱣᱟ ᱫᱚ ᱦᱩᱭᱩᱜ ᱠᱟᱱᱟ ᱞᱚ ᱥᱮᱸᱜᱮᱞ ᱢᱟᱱᱮ ᱦᱩᱭᱩᱜ ᱠᱟᱱᱟ ᱟᱹᱜᱩᱱ ᱚᱱᱠᱟ ᱜᱮ ᱦᱩᱭᱩᱜ ᱠᱟᱱᱟ ᱵᱚᱠ ᱩᱯ ᱚ ᱢᱩᱴᱩᱰᱳ ᱟᱠ ᱵᱚᱠ ᱵᱚᱠ ᱫᱚ ᱦᱩᱭᱩᱜ ᱠᱟᱱᱟ ᱵᱚᱴᱟ ᱵᱚᱱ ᱞᱟᱹᱭᱟ ᱵᱮᱸᱜᱟᱲ ᱨᱮᱱᱟᱜ ᱵᱚᱴᱟ ᱮᱢᱟᱱ ᱠᱚᱵᱚᱱ ᱞᱟᱹᱭ ᱜᱮᱭᱟ ᱦᱮᱸᱥᱮ ᱛᱚ ᱚᱱᱠᱟ ᱜᱮ ᱦᱩᱭᱩᱜ ᱠᱟᱱᱟ ᱟᱠ ᱟᱜ ᱟᱠ ᱫᱚ ᱵᱟᱝ ᱟᱜ ᱟᱜ ᱡᱟᱦᱟᱸ ᱵᱟᱝᱞᱟ ᱛᱮᱠᱚ ᱞᱟᱹᱭᱫᱟ ᱫᱷᱚᱱᱩᱠ ᱵᱟᱵᱚᱱ ᱞᱟᱹᱭ ᱜᱮᱭᱟ ᱟᱜᱼᱥᱟᱨ ᱚᱱᱟ ᱟᱜ ᱛᱮ

ᱴᱷᱤᱠ ᱜᱮᱭᱟ ᱚᱱᱠᱟ ᱜᱮ ᱱᱚᱰᱮ ᱫᱟᱹᱭᱠᱟᱹ ᱛᱟᱞᱟ ᱥᱮ ᱩᱫᱟᱦᱚᱨᱚᱱ ᱛᱟᱞᱟ ᱛᱤᱧ ᱱᱚᱰᱮᱧ ᱞᱟᱹᱭ ᱟᱠᱟᱫᱟ ᱧᱮᱞ ᱟᱵᱚᱱ ᱟᱹᱰᱤ ᱞᱟᱦᱟ ᱥᱟ ᱥᱟ ᱵᱟᱢ ᱞᱟᱹᱭᱟ ᱥᱟ ᱥᱟ ᱤᱥ ᱟ ᱟᱹᱰᱤ ᱞᱟᱦᱟ ᱤᱥ ᱟ ᱥᱟᱶ ᱥᱟᱶ ᱟᱪᱪᱷᱟ ᱱᱚᱰᱮ ᱪᱚᱱᱫᱚ ᱵᱤᱱᱫᱩ

ᱴᱷᱤᱠ ᱜᱮᱭᱟ ᱛᱟᱦᱟ ᱨᱮᱞᱟ ᱨᱮᱛᱟ ᱨᱮᱞᱟ ᱱᱟᱱᱟ ᱨᱮᱞᱟ ᱛᱟᱲᱱᱟ ᱢᱟᱱᱮ ᱡᱟᱦᱟᱸ ᱨᱮ ᱠᱟᱛᱷᱟ ᱦᱩᱭᱩᱜ ᱠᱟᱱᱟ ᱡᱟᱦᱟᱸ ᱨᱮ ᱠᱟᱛᱷᱟ ᱨᱟᱦᱟᱭ ᱦᱩᱭᱩᱜ ᱛᱟᱢᱟ ᱚᱸᱰᱮ ᱜᱮ ᱱᱚᱣᱟ ᱨᱮᱞᱟ ᱵᱚᱱ ᱵᱮᱵᱚᱦᱟᱨ ᱫᱟᱲᱮᱭᱟᱜᱼᱟ ᱴᱷᱤᱠ ᱜᱮᱭᱟ ᱦᱩᱭᱱᱟ ᱪᱚᱞᱚ ᱱᱮᱠᱥᱴ ᱱᱚᱰᱮ ᱮᱨᱯᱚᱨ ᱦᱩᱭᱩᱜ ᱠᱟᱱᱟ ᱯᱷᱟᱲᱠᱟ ᱯᱷᱟᱲᱠᱟ ᱫᱚ ᱠᱟᱛᱷᱟ ᱡᱟᱦᱟᱸ ᱨᱮ ᱛᱚᱯᱟᱜ ᱠᱟᱛᱮᱫ ᱞᱟᱹᱭ ᱠᱟᱱ ᱠᱷᱟᱡ ᱠᱟᱛᱷᱟ ᱯᱩᱥᱴᱟᱹᱜᱼᱟ ᱚᱸᱰᱮ ᱜᱮ ᱱᱚᱣᱟ ᱵᱚᱱ ᱵᱮᱵᱚᱦᱟᱨᱟ ᱪᱮᱫ ᱞᱮᱠᱟ ᱧᱮᱞ ᱢᱮ ᱥᱟᱵ ᱢᱮ ᱡᱟᱦᱟᱱᱟᱜ ᱵᱚᱱ ᱞᱟᱹᱭᱟ ᱮᱭ ᱱᱚᱣᱟ ᱡᱤᱱᱤᱥ ᱥᱟᱵ ᱢᱮᱛᱚ ᱥᱟᱵ ᱢᱮᱛᱚ ᱧᱮᱞ ᱢᱮ ᱥᱟᱵ ᱢᱮ ᱥᱟᱵ ᱥᱟᱵ ᱠᱟᱛᱷᱟ ᱱᱚᱣᱟ ᱠᱟᱛᱷᱟ ᱞᱟᱹᱭ ᱠᱟᱛᱮᱫ ᱠᱟᱹᱴᱤᱡ ᱵᱚᱱ ᱛᱷᱤᱨᱚᱜ ᱠᱟᱱᱟ

ᱚᱱᱠᱟ ᱜᱮ ᱦᱩᱭᱩᱜ ᱠᱟᱱᱟ ᱡᱚᱜᱽ ᱢᱮ ᱵᱟᱢ ᱞᱟᱹᱭᱟ ᱨᱟᱪᱟ ᱡᱚᱜᱽ ᱢᱮ ᱮ ᱢᱟᱹᱭ ᱨᱟᱪᱟ ᱡᱚᱜᱽ ᱢᱮ ᱵᱟᱵᱚᱱ ᱞᱟᱹᱭ ᱜᱮᱭᱟ ᱚᱱᱠᱟ ᱜᱮ ᱡᱚᱜᱽ ᱢᱮ ᱡᱚᱜᱽ ᱢᱮ ᱟᱨ ᱡᱩᱫᱤ ᱢᱤᱫ ᱥᱟᱶᱛᱮ ᱵᱚᱱ ᱩᱪᱪᱟᱨᱚᱱᱟ ᱯᱷᱟᱲᱠᱟ ᱵᱚᱱ ᱮᱢᱟ ᱪᱮᱫ ᱦᱩᱭᱩᱜᱼᱟ ᱡᱚᱜᱽ ᱢᱮ ᱡᱚᱜᱽ ᱢᱮ ᱡᱚᱜᱽ ᱢᱮ ᱦᱮᱸ ᱥᱮ ᱛᱚ ᱱᱚᱝᱠᱟ ᱫᱚ ᱵᱟᱝ ᱡᱟᱦᱟᱸ ᱨᱮ ᱢᱟᱱᱮ ᱠᱟᱛᱷᱟ ᱠᱚ ᱯᱩᱥᱴᱟᱹᱣ ᱥᱟᱺᱦᱤᱡ ᱟᱸᱡᱚᱢ ᱞᱟᱹᱜᱤᱫ ᱛᱮ ᱱᱚᱣᱟ ᱯᱷᱟᱲᱠᱟ ᱫᱚ ᱟᱹᱲᱟᱹ ᱵᱷᱤᱛᱤᱨ ᱨᱮ ᱵᱚᱱ ᱵᱮᱵᱚᱦᱟᱨ ᱫᱟᱲᱮᱭᱟᱜᱼᱟ ᱦᱮᱸ ᱥᱮ ᱪᱚᱞᱚ ᱯᱚᱨᱚᱵᱚᱨᱛᱤ ᱨᱮᱱᱟᱜ ᱮᱨᱯᱚᱨ ᱫᱚ ᱧᱮᱞ ᱟᱵᱚᱱ ᱚᱦᱚᱫ ᱚᱦᱚᱫ ᱫᱚ ᱡᱟᱦᱟᱸ ᱨᱮ ᱠᱟᱛᱷᱟ ᱠᱚ ᱦᱚᱫᱚᱜᱼᱟ ᱦᱚᱫ ᱟᱬᱜᱚᱜᱼᱟ ᱦᱮᱸ ᱥᱮ ᱧᱮᱞ ᱟᱵᱚᱱ ᱪᱮᱫ ᱞᱮᱠᱟ ᱱᱚᱣᱟ ᱠᱚ ᱢᱮᱪᱚᱫ ᱯᱨᱚᱛᱷᱚᱢ ᱤᱧ ᱩᱫᱩᱜ ᱟᱯᱮ ᱜᱮ ᱚᱦᱚᱫ ᱫᱚ ᱚᱠᱟᱴᱟᱜ ᱞᱮᱴᱟᱨ ᱯᱚᱨ ᱥᱮ ᱚᱠᱠᱷᱚᱨ ᱯᱚᱨ ᱵᱟᱹᱭᱥᱟᱹᱣ ᱜᱟᱱᱚᱜᱼᱟ ᱦᱚᱸᱜᱼᱚᱭ ᱡᱮ ᱵᱚᱱ ᱧᱮᱞ ᱮᱫᱟ ᱚᱞ ᱪᱤᱠᱤ ᱨᱮᱱᱟᱜ ᱪᱮᱛᱟᱱ ᱠᱷᱚᱱ ᱞᱟᱛᱟᱨ ᱯᱮ ᱱᱚᱢᱵᱚᱨ ᱞᱟᱭᱤᱱ ᱨᱮ ᱱᱚᱣᱟ ᱯᱚᱨ ᱚᱦᱚᱫ ᱵᱚᱱ ᱵᱟᱹᱭᱥᱟᱹᱣ ᱫᱟᱲᱮᱭᱟᱜᱼᱟ ᱱᱚᱣᱟ ᱯᱚᱨ ᱱᱚᱣᱟ ᱯᱚᱨ ᱟᱨ ᱱᱚᱣᱟ ᱯᱚᱨ ᱡᱟᱹᱥᱛᱤ ᱜᱟᱱ ᱛᱮ ᱱᱚᱣᱟ ᱯᱩᱱᱭᱟᱹ ᱚᱠᱷᱚᱨ ᱢᱤᱫᱴᱟᱝ ᱵᱟᱭᱨᱟ ᱯᱮᱭᱟ ᱯᱩᱱᱭᱟᱹ ᱱᱚᱣᱟ ᱠᱚ ᱚᱠᱷᱚᱨ ᱯᱚᱨ ᱟᱵᱚ ᱚᱦᱚᱫ ᱵᱚᱱ ᱞᱟᱜᱟᱣ ᱫᱟᱲᱮᱭᱟᱜᱼᱟ ᱟᱫᱚ ᱟᱲᱟᱝ ᱪᱮᱫ ᱞᱮᱠᱟ ᱵᱚᱱ ᱟᱲᱟᱝ ᱮᱫᱟ ᱚᱸᱰᱮ ᱠᱷᱚᱱ ᱛᱮ ᱛᱟᱭ ᱛᱚ ᱪᱚᱞᱚ ᱚᱦᱚᱫ ᱨᱮᱱᱟᱜ ᱠᱟᱹᱴᱤᱡ ᱡᱟᱹᱥᱛᱤ ᱵᱚᱱ ᱵᱟᱰᱟᱭ ᱞᱮᱜᱮ ᱧᱮᱞᱟᱵᱚᱱ ᱚᱦᱚᱫ ᱪᱮᱫ ᱞᱮᱠᱟ ᱞᱟᱜᱟᱜ ᱠᱟᱱᱟ ᱩᱜᱽᱞᱤ ᱡᱟᱦᱟᱸ ᱵᱚᱱ ᱞᱟᱹᱭᱫᱟ ᱛᱤᱨ ᱟᱜ ᱥᱟᱛᱮ ᱡᱟᱦᱟᱸ ᱥᱟᱨ ᱵᱚᱱ ᱟᱲᱟᱜᱟ ᱡᱚᱠᱷᱚᱱ ᱟᱲᱟᱜ ᱥᱟᱨ ᱡᱚᱠᱷᱚᱱ ᱟᱜ ᱠᱷᱚᱡ ᱡᱚᱠᱷᱚᱱ ᱢᱤᱫᱴᱟᱝ ᱥᱟᱨ ᱩᱰᱩᱠ ᱪᱟᱞᱟᱜ ᱠᱟᱱᱟ ᱛᱚᱠᱷᱚᱱ ᱫᱚᱵᱚᱱ ᱞᱟᱹᱭᱫᱟ ᱩᱜᱽᱞᱤ ᱦᱮᱸᱥᱮ ᱩᱜᱽᱞᱤ ᱥᱟᱨ ᱥᱮ ᱱᱚᱰᱮ ᱩᱜᱽᱞᱤ ᱢᱟᱱᱮ ᱛᱤᱨ ᱩᱜᱽᱞᱤ ᱟᱨ ᱧᱮᱞ ᱯᱮ ᱩ ᱚᱜ ᱚᱦᱚᱫ ᱚᱞ ᱤ ᱡᱩᱫᱤ ᱚᱦᱚᱫ ᱵᱟᱵᱚᱱ ᱞᱟᱜᱟᱣᱟ ᱛᱟᱦᱚᱞᱮ ᱪᱮᱫ ᱞᱮᱠᱟ ᱵᱚᱱ ᱩᱪᱪᱟᱨᱚᱱᱟ ᱩᱜ ᱞᱤ ᱦᱩᱭᱮᱱᱟ ᱩᱜ ᱞᱤ ᱟᱨ ᱡᱚᱠᱷᱚᱱ ᱜᱮ ᱚᱦᱚᱫ ᱵᱚᱱ ᱞᱟᱜᱟᱣ ᱮᱫᱟ ᱛᱚᱠᱷᱚᱱ ᱜᱮ ᱠᱟᱛᱷᱟ ᱠᱤᱪᱷᱩ ᱢᱟᱱᱮ ᱦᱚᱫ ᱟᱬᱜᱚᱱ ᱠᱟᱱᱟ ᱟᱨ ᱠᱟᱛᱷᱟ ᱯᱩᱥᱴᱟᱹᱣ ᱥᱟᱺᱦᱤᱡ ᱟᱸᱡᱚᱢᱚᱜ ᱠᱟᱱᱟ ᱦᱮᱸ ᱛᱚ ᱚᱱᱠᱟ ᱜᱮ ᱦᱩᱭᱩᱜ ᱠᱟᱱᱟ ᱰᱟᱝᱨᱟ ᱰᱟᱝᱨᱟ ᱫᱚ ᱵᱚᱞᱚᱫ ᱵᱟᱝᱞᱟᱛᱮ ᱫᱚ ᱮᱰ ᱟ ᱚᱜ ᱚᱦᱚᱫ ᱤᱨ ᱟ ᱢᱟᱱᱮ ᱰᱚᱭᱮ ᱟᱠᱟᱨ ᱱᱚᱣᱟ ᱫᱚ ᱰᱚ ᱟ ᱱᱚᱣᱟ ᱫᱚ ᱪᱚᱱᱫᱨᱚ ᱵᱤᱱᱫᱩ ᱢᱩᱨᱩ ᱫᱚ ᱢᱟᱱᱮ ᱪᱚᱱᱫᱨᱚ ᱵᱤᱱᱫᱩ ᱱᱚᱣᱟ ᱫᱚ ᱦᱩᱭᱩᱜ ᱠᱟᱱᱟ ᱚᱜ ᱠᱟᱱᱟ ᱢᱟᱱᱮ ᱵᱤᱥᱚᱨᱜᱚ ᱠᱤᱢᱵᱟ ᱜᱚ ᱚᱸᱰᱮ ᱫᱚ ᱜᱚ ᱦᱤᱥᱟᱹᱵᱽ ᱵᱮᱵᱚᱦᱟᱨᱚᱜ ᱠᱟᱱᱟ ᱚᱦᱚᱫ ᱱᱚᱣᱟ ᱫᱚ ᱨᱚ ᱟ ᱰᱟᱝᱨᱟ ᱡᱩᱫᱤ ᱱᱚᱣᱟ ᱚᱦᱚᱫ ᱵᱟᱵᱚᱱ ᱞᱟᱜᱟᱣᱟ ᱛᱟᱦᱚᱞᱮ ᱪᱮᱫ ᱞᱮᱠᱟ ᱵᱚᱱ ᱱᱚᱰᱮ ᱪᱮᱫ ᱞᱮᱠᱟ ᱩᱪᱪᱟᱨᱚᱱᱚᱜᱼᱟ ᱰᱟᱜ ᱨᱟ ᱰᱟᱜ ᱨᱟ ᱛᱟᱨᱢᱟᱱᱮ ᱱᱚᱣᱟ ᱫᱚ ᱜᱚ ᱞᱮᱠᱟ ᱫᱚ ᱛᱚᱠᱷᱚᱱ ᱵᱟᱝ ᱵᱮᱵᱚᱦᱟᱨᱚᱜ ᱠᱟᱱᱟ ᱡᱚᱠᱷᱚᱱ ᱚᱦᱚᱫ ᱵᱟᱝ ᱛᱟᱦᱮᱱ ᱠᱟᱱᱟ ᱚᱦᱚᱫ ᱡᱩᱫᱤ ᱵᱟᱵᱚᱱ ᱞᱟᱜᱟᱣᱟ ᱛᱟᱦᱚᱞᱮ ᱱᱚᱣᱟ ᱫᱚ ᱵᱤᱥᱚᱨᱜᱚ ᱞᱮᱠᱟ ᱩᱪᱪᱟᱨᱚᱱᱚᱜ ᱠᱟᱱᱟ ᱰᱟᱜ ᱨᱟ ᱡᱚᱠᱷᱚᱱ ᱜᱮ ᱚᱦᱚᱫ ᱵᱚᱱ ᱞᱟᱜᱟᱣ ᱮᱫᱟ ᱛᱚᱠᱷᱚᱱ ᱜᱚ ᱴᱟᱜ ᱯᱩᱥᱴᱟᱹᱜ ᱠᱟᱱᱟ ᱟᱨ ᱠᱟᱛᱷᱟ ᱠᱚ ᱦᱚᱫ ᱟᱬᱜᱚᱜ ᱠᱟᱱᱟ ᱰᱟᱜᱽᱲᱟ ᱰᱟᱝᱨᱟ ᱦᱮᱸ ᱥᱮ ᱚᱱᱠᱟ ᱜᱮ ᱦᱩᱭᱩᱜ ᱠᱟᱱᱟ ᱨᱟᱡᱽ ᱨᱟᱡᱽ ᱢᱟᱱᱮ ᱨᱟᱡᱽ ᱡᱟᱦᱟᱸ ᱨᱟᱡᱟ ᱵᱚᱱ ᱞᱟᱹᱭᱫᱟ ᱦᱮᱸ ᱥᱮ ᱥᱮ ᱧᱩᱛᱩᱢ ᱦᱚᱸ ᱦᱩᱭ ᱫᱟᱲᱮᱭᱟᱜᱼᱟ ᱧᱩᱛᱩᱢ

ᱦᱩᱭᱱᱟ ᱛᱚ ᱱᱚᱸᱰᱮ ᱡᱩᱫᱤ ᱚᱦᱚᱫ ᱵᱟᱵᱚᱱ ᱞᱟᱜᱟᱣᱟ ᱛᱟᱦᱚᱞᱮ ᱪᱮᱫ ᱦᱩᱭᱩᱜ ᱠᱟᱱᱟ ᱚᱸᱡ ᱨᱟ ᱪᱮᱫ ᱩᱪᱪᱟᱨᱚᱱᱚᱜ ᱠᱟᱱᱟ ᱚᱸᱡ ᱨᱟ ᱢᱟᱱᱮ ᱱᱳᱝᱨᱟ ᱛᱟᱦᱚᱞᱮ ᱚᱸᱡ ᱨᱟ ᱫᱚ ᱵᱟᱝ ᱚᱸᱡᱽᱨᱟ ᱠᱟᱛᱷᱟ ᱫᱚ ᱚᱱᱠᱟ ᱜᱮ ᱦᱩᱭᱩᱜ ᱠᱟᱱᱟ ᱜᱤᱫᱽᱨᱳ ᱡᱚᱠᱷᱚᱱ ᱜᱤᱫᱽᱨᱳ ᱢᱟᱱᱮ ᱵᱟᱪᱪᱟ ᱟᱪᱪᱷᱟ ᱚᱜ

ᱦᱩᱭᱱᱟ ᱜᱤᱫᱽ ᱨᱳᱜᱽ ᱢᱟᱱᱮ ᱫᱚ ᱴᱟ ᱵᱷᱟᱹᱜᱤ ᱴᱷᱤᱠ ᱦᱚᱫᱚᱜ ᱠᱟᱱᱟ ᱦᱮᱸ ᱥᱮ ᱚᱱᱠᱟ ᱜᱮ ᱦᱩᱭᱩᱜ ᱠᱟᱱᱟ ᱞᱩᱜᱽᱲᱤᱡ ᱢᱟᱱᱮ ᱦᱩᱭᱩᱜ ᱠᱟᱱᱟ ᱠᱟᱯᱚᱲ ᱟᱝᱨᱟ ᱟᱝᱨᱟ ᱨᱮ ᱧᱮᱞ ᱵᱮᱱ ᱟ ᱢᱩᱴᱩ ᱰᱚ ᱚ ᱚᱦᱚᱫ ᱤᱨ ᱟ ᱟᱝᱨᱟ ᱡᱩᱫᱤ ᱚᱦᱚᱫ ᱵᱟᱵᱚᱱ ᱞᱟᱜᱟᱣᱟ ᱪᱮᱫᱠᱟ ᱩᱪᱪᱟᱨᱚᱱᱚᱜᱼᱟ ᱟᱜ ᱨᱟ ᱟᱝᱨᱟ ᱟᱜ ᱨᱟ ᱟᱝᱨᱟ ᱠᱤᱱᱛᱩ ᱱᱚᱣᱟ ᱫᱚ ᱵᱟᱝ ᱯᱩᱥᱴᱟᱹᱜ ᱠᱟᱱᱟ ᱦᱚᱲ ᱦᱚᱲ ᱞᱮᱠᱟ ᱛᱟᱭᱛᱚ ᱚᱱᱟ ᱡᱚᱱᱱᱮ ᱚᱦᱚᱫ ᱵᱚᱱ ᱞᱟᱜᱟᱣᱫᱟ ᱟᱝᱨᱟ ᱦᱩᱭᱱᱟ ᱚᱱᱠᱟ ᱜᱮ ᱦᱩᱭᱩᱜ ᱠᱟᱱᱟ ᱦᱟᱰᱜᱟᱨ ᱦᱟᱰᱜᱟᱨ ᱱᱚᱸᱰᱮ ᱦᱚᱸ ᱱᱚᱜᱼᱚᱭ ᱚᱱᱟ ᱰᱚ ᱯᱚᱨ ᱱᱚᱸᱰᱮ ᱚᱦᱚᱫ ᱵᱟᱹᱭᱥᱟᱹᱜᱼᱟ ᱚᱱᱟ ᱰᱚ ᱯᱚᱨᱮ ᱚᱦᱚᱫ ᱞᱟᱜᱟᱜᱼᱟ ᱦᱩᱭᱮᱱᱟ ᱦᱟᱰᱜᱟᱨ ᱱᱚᱣᱟ ᱰᱚ ᱡᱩᱫᱤ ᱵᱟᱵᱚᱱ ᱮᱢᱟ ᱛᱟᱦᱚᱞᱮ ᱪᱮᱫ ᱦᱩᱭᱩᱜᱼᱟ ᱦᱟᱜ ᱜᱟᱨ ᱦᱩᱭᱮᱱᱟ ᱟᱨ ᱡᱚᱠᱷᱚᱱ ᱜᱮ ᱱᱚᱸᱰᱮ ᱚᱦᱚᱫ ᱵᱚᱱ ᱞᱟᱜᱟᱣᱮᱫᱟ ᱦᱟᱰᱜᱟᱨ

ᱢᱩ ᱴᱩᱰᱟᱹᱜ ᱟᱨ ᱩᱫ ᱩᱦ ᱯᱟᱸᱛ ᱱᱚᱝᱠᱟ ᱵᱚᱱ ᱚᱞ ᱫᱟᱲᱮ ᱠᱮᱭᱟ ᱦᱮᱸ ᱥᱮ ᱟᱨ ᱡᱩᱫᱤ ᱫᱷᱚ ᱫᱤᱭᱮ ᱚᱱᱟ ᱫᱚ ᱫᱷᱚ ᱠᱟᱱᱟ ᱱᱚᱣᱟ ᱫᱚ ᱟᱨ ᱩᱦ ᱚᱱᱟ ᱵᱚᱱ ᱥᱮᱬᱟ ᱠᱟᱫᱟ ᱱᱚᱣᱟ ᱫᱚ ᱫᱷᱚ ᱠᱟᱱᱟ ᱦᱮᱸ ᱥᱮ ᱛᱟᱦᱚᱞᱮ ᱵᱟᱸᱫᱽ ᱴᱷᱤᱠ ᱜᱮᱭᱟ ᱮᱵᱟᱨ ᱡᱩᱫᱤ ᱱᱚᱝᱠᱟ ᱜᱮ ᱚᱸᱰᱮ ᱫᱚ ᱦᱤᱥᱟᱹᱵ ᱛᱮ ᱦᱩᱭ ᱠᱚᱜᱼᱟ ᱛᱟᱦᱚᱞᱮ ᱵᱟᱸᱫᱽ ᱛᱟᱦᱚᱞᱮ ᱟᱵᱚ ᱫᱚ ᱱᱚᱰᱮ ᱵᱟᱱᱟᱱ ᱫᱚ ᱵᱟᱝᱞᱟ ᱛᱮ ᱱᱚᱝᱠᱟ ᱚᱞ ᱦᱩᱭᱩᱜ ᱛᱟᱵᱚᱱᱟ ᱦᱮᱸ ᱥᱮ ᱪᱚᱞᱚ ᱮᱵᱟᱨ ᱯᱚᱨᱮᱱᱟᱜ ᱟᱪᱪᱷᱟ ᱛᱮᱦᱮᱧ ᱫᱚ ᱟᱫᱚ ᱵᱷᱤᱰᱤᱭᱳ ᱵᱟᱹᱧ ᱡᱷᱳᱞᱟ ᱛᱮᱦᱮᱧ ᱫᱚ ᱱᱚᱰᱮ ᱜᱤᱧ ᱢᱩᱪᱟᱹᱫ ᱮᱫᱟ ᱟᱵᱟᱨ ᱛᱟᱭᱚᱢ ᱫᱟᱨᱟᱢ ᱵᱷᱤᱰᱤᱭᱳ ᱨᱮᱵᱚᱱ ᱨᱚᱯᱚᱲᱟ